ᱡᱚᱦᱟᱨ ᱜᱮ ᱥᱟᱸᱜᱷᱟᱨ ᱥᱟᱦᱮ ᱨᱮ ᱟᱯᱮ ᱠᱚᱣᱟᱜ ᱥᱟᱹᱜᱩᱱ ᱫᱟᱨᱟᱢ ᱤᱧ ᱜᱮ ᱵᱤᱞᱟᱥᱤᱱᱤ ᱴᱩᱰᱩ ᱥᱤᱢ ᱟᱨ ᱛᱩᱭᱩᱣᱟᱜ ᱦᱚᱲ ᱠᱟᱹᱦᱱᱤᱧ ᱞᱟᱹᱭ ᱟᱸᱡᱚᱢ ᱟᱵᱚᱱ ᱠᱟᱹᱱᱟᱹᱧ ᱢᱤᱫ ᱟᱛᱳ ᱵᱟᱦᱮᱨ ᱨᱮ ᱢᱤᱫᱴᱟᱹᱝ ᱥᱤᱸᱡᱚ ᱫᱟᱨᱮ ᱛᱟᱦᱮᱸ ᱠᱟᱱᱟ᱾ ᱚᱱᱟ ᱫᱟᱨᱮ ᱵᱩᱴᱟᱹ ᱨᱮ ᱢᱤᱫᱴᱟᱹᱝ ᱥᱤᱢ ᱮᱸᱜᱟ ᱫᱚᱭ ᱵᱤᱞᱤ ᱞᱮᱫᱼᱟ᱾ ᱚᱱᱟ ᱵᱤᱞᱤ ᱠᱷᱚᱱ ᱢᱚᱬᱮ ᱜᱚᱴᱟᱝ ᱦᱚᱯᱚᱱ ᱠᱚ ᱵᱩᱥᱟᱹᱲ ᱮᱱᱟ᱾ ᱥᱤᱢ ᱮᱸᱜᱟ ᱫᱚ ᱥᱤᱸᱡᱚ ᱫᱟᱨᱮ ᱵᱩᱴᱟᱹ ᱨᱮᱜᱮ ᱚᱵᱚᱨ ᱠᱚᱜ ᱛᱟᱦᱮᱸᱫ᱾ ᱠᱤᱪᱷᱩ ᱫᱤᱱ ᱯᱚᱨᱮ ᱠᱷᱟᱱ ᱜᱮ ᱦᱚᱯᱚᱱ ᱠᱚᱦᱚᱸ ᱠᱚ ᱦᱟᱨᱟ ᱧᱚᱜ ᱮᱱᱟ᱾ ᱫᱤᱱᱟᱹᱢ ᱞᱮᱠᱟ ᱜᱮ ᱥᱤᱢ ᱮᱸᱜᱟ ᱫᱚ ᱥᱤᱧᱡᱚ ᱫᱟᱨᱮ ᱵᱩᱴᱟᱹ ᱨᱮ ᱚᱵᱚᱨ ᱠᱚᱜ ᱟᱭ᱾ ᱢᱤᱫ ᱫᱤᱱ ᱫᱚ ᱟᱪᱠᱟ ᱜᱮ ᱥᱤᱧᱡᱚ ᱵᱤᱞᱤ ᱥᱤᱢ ᱮᱸᱜᱟ ᱪᱮᱛᱟᱱ ᱨᱮ ᱧᱩᱨ ᱮᱱ ᱛᱮ ᱚᱸᱰᱮ ᱜᱮ ᱥᱤᱢ ᱮᱸᱜᱟ ᱫᱚᱭ ᱜᱚᱡ ᱮᱱᱟ᱾ ᱥᱤᱢ ᱮᱸᱜᱟᱭ ᱜᱚᱡ ᱮᱱ ᱠᱷᱟᱱ ᱵᱩᱥᱟᱹᱜ ᱠᱚ ᱟᱹᱰᱤ ᱛᱮᱫ ᱜᱮ ᱠᱚ ᱫᱩᱠ ᱮᱱᱟ᱾ ᱟᱹᱰᱤ ᱛᱮᱫ ᱠᱚ ᱨᱟᱜ ᱵᱟᱲᱟ ᱠᱮᱫᱼᱟ᱾ ᱨᱟᱜ ᱟᱸᱡᱚᱢ ᱠᱟᱛᱮ ᱢᱤᱫᱴᱟᱹᱝ ᱛᱩᱭᱩ ᱫᱚᱭ ᱦᱮᱡ ᱮᱱᱟ᱾ ᱟᱨ ᱮ ᱠᱩᱞᱤ ᱠᱮᱫ ᱠᱚᱣᱟ ᱦᱮ ᱵᱷᱟᱹᱜᱽᱱᱟᱹ ᱪᱮᱫ ᱞᱟᱹᱜᱤᱫ ᱟᱫᱚ ᱩᱱᱟᱹᱜ ᱫᱚᱯᱮ ᱨᱟᱜ ᱡᱚᱝ ᱠᱟᱱᱟ ᱪᱮᱫ ᱯᱮ ᱫᱩᱠ ᱦᱟᱨᱠᱮᱛᱚᱜ ᱠᱟᱱᱟ ᱠᱷᱟᱱ ᱜᱮ ᱥᱤᱢ ᱵᱩᱥᱟᱹᱜ ᱠᱚ ᱨᱟᱜ ᱛᱩᱞᱩᱡ ᱠᱚ ᱞᱟᱹᱭ ᱠᱮᱜᱼᱟ ᱪᱤᱭᱟᱹᱵ ᱪᱤ ᱪᱤᱭᱟᱹᱵ ᱤᱧ ᱟᱭᱳ ᱢᱟ ᱥᱤᱸᱡᱚ ᱛᱮ ᱛᱮᱱ ᱜᱚᱡ ᱛᱩᱭᱩ ᱦᱮᱸ ᱟᱫᱚ ᱟᱞᱚ ᱯᱮ ᱫᱩᱠᱩᱜᱼᱟ ᱤᱧ ᱜᱮ ᱱᱟᱜ ᱤᱧ ᱧᱮᱞ ᱥᱟᱢᱴᱟᱣ ᱯᱮᱭᱟ ᱛᱟᱦᱞᱮ ᱟᱢ ᱟᱭᱳ ᱫᱩᱧ ᱛᱚᱯᱟ ᱦᱚᱴᱚ ᱠᱟᱭᱟ ᱟᱫᱚ ᱱᱚᱰᱮ ᱠᱷᱚᱱ ᱥᱤᱢ ᱮᱸᱜᱟᱭ ᱤᱫᱤ ᱠᱮᱫᱮᱭᱟ ᱟᱨ ᱟᱲᱮ ᱞᱟᱛᱟᱨ ᱫᱟᱱᱟᱝ ᱨᱮ ᱪᱟᱞᱟᱣ ᱠᱟᱛᱮ ᱡᱚᱢ ᱠᱟᱭᱟᱭ ᱛᱩᱭᱩ ᱦᱮᱸ ᱵᱷᱟᱹᱜᱽᱱᱟᱹ ᱛᱮᱦᱮᱧ ᱫᱚ ᱜᱚ ᱚᱠᱟ ᱨᱮᱯᱮ ᱜᱤᱛᱤᱡᱼᱟ ᱥᱤᱢ ᱵᱩᱥᱟᱹᱜ ᱠᱚ ᱞᱟᱹᱭ ᱨᱩᱣᱟᱹᱲ ᱠᱮᱜᱼᱟ ᱛᱮᱦᱮᱧ ᱫᱚ ᱢᱟᱢᱚ ᱯᱟᱠᱷᱟ ᱨᱮᱞᱮ ᱜᱤᱛᱤᱡᱼᱟ ᱥᱤᱢ ᱵᱩᱥᱟᱹᱜ ᱩᱭᱦᱟᱹᱨ ᱧᱚᱜ ᱟᱛᱮ ᱱᱩᱭ ᱫᱚ ᱛᱮᱦᱮᱧ ᱟᱭᱳ ᱫᱚ ᱵᱟᱭ ᱛᱚᱯᱟ ᱞᱮᱫᱮᱭᱟ ᱚᱱᱮ ᱟᱡᱟᱜ ᱢᱚᱪᱟᱨᱮ ᱤᱞ ᱢᱮᱱᱟᱜᱼᱟ ᱛᱚᱵᱮ ᱠᱷᱟᱱ ᱟᱭᱳ ᱫᱚᱭ ᱡᱚᱢ ᱠᱮᱫᱮᱭᱟ ᱚᱱᱟ ᱠᱚ ᱵᱷᱟᱹᱵᱤ ᱠᱟᱛᱮ ᱟᱫᱚ ᱯᱟᱠᱷᱟ ᱨᱮᱫᱚ ᱵᱟᱠᱚ ᱜᱤᱛᱤᱡ ᱞᱮᱱᱟ ᱚᱱᱟ ᱠᱟᱛᱮ ᱫᱚᱥᱟᱨ ᱦᱤᱞᱳᱜ ᱛᱩᱭᱩ ᱟᱨᱦᱚᱸ ᱦᱮᱡ ᱠᱟᱛᱮ ᱢᱮᱛᱟ ᱠᱚ ᱠᱟᱱᱟᱭ ᱦᱮᱸ ᱵᱷᱟᱹᱜᱽᱱᱟᱹ ᱦᱚᱞᱟ ᱫᱚ ᱚᱠᱟ ᱨᱮᱯᱮ ᱡᱟᱹᱯᱤᱫ ᱞᱮᱜᱼᱟ ᱛᱟᱦᱮᱸ ᱞᱮᱱ ᱜᱮᱭᱟ ᱞᱮ ᱢᱟᱢᱚ ᱛᱩᱭᱩ ᱛᱮᱦᱮᱧ ᱫᱚ ᱚᱠᱟ ᱨᱮᱯᱮ ᱜᱤᱛᱤᱡᱼᱟ ᱵᱷᱟᱹᱜᱽᱱᱟᱹ ᱥᱤᱢ ᱵᱩᱥᱟᱹᱜ ᱛᱮᱦᱮᱧ ᱫᱚ ᱢᱟᱢᱚ ᱪᱩᱞᱦᱟᱹ ᱨᱮᱞᱮ ᱜᱤᱛᱤᱡᱼᱟ ᱥᱤᱢ ᱵᱩᱥᱟᱹᱜ ᱟᱨᱦᱚᱸ ᱛᱮᱦᱮᱧ ᱦᱚᱸ ᱯᱟᱞᱮ ᱡᱚᱢ ᱞᱟᱹᱜᱤᱫ ᱮ ᱦᱤᱡᱩᱜ ᱜᱮᱭᱟ ᱚᱸᱰᱮ ᱫᱚ ᱵᱟᱵᱚᱱ ᱜᱤᱛᱤᱡᱼᱟ ᱮᱴᱟᱜ ᱨᱮᱵᱚ ᱡᱟᱹᱯᱤᱫᱟ ᱛᱩᱭᱩ ᱛᱮᱦᱮᱧ ᱫᱚ ᱟᱫᱚ ᱵᱟᱹᱧ ᱯᱩᱪᱩᱡ ᱠᱚᱣᱟ ᱡᱚᱢ ᱠᱚᱜᱮᱭᱟᱹᱧ ᱚᱱᱟ ᱢᱮᱱ ᱠᱟᱛᱮ ᱟᱫᱚ ᱪᱩᱞᱦᱟᱹ ᱨᱮ ᱦᱟᱛᱣᱟ ᱜᱚᱫᱟᱭ ᱟᱫᱚ ᱟᱪᱠᱟ ᱜᱮ ᱟᱝᱜᱽᱨᱟ ᱛᱮ ᱟᱛᱟᱨ ᱜᱚᱫᱚᱜ ᱟᱭ ᱦᱮᱸ ᱛᱮᱦᱮᱧ ᱦᱚᱸᱠᱚ ᱮᱲᱮ ᱠᱤᱫᱤᱧᱟ ᱦᱟᱯᱮ ᱜᱟᱯᱟ ᱫᱩᱧ ᱡᱚᱢ ᱠᱚᱜᱮᱭᱟ ᱛᱮᱥᱟᱨ ᱦᱤᱞᱳᱜ ᱥᱤᱢ ᱵᱩᱥᱟᱹᱜ ᱠᱚᱦᱚᱸ ᱟᱫᱚ ᱛᱩᱭᱩ ᱠᱚᱴᱷᱮᱱ ᱵᱟᱧᱪᱟᱣ ᱞᱟᱹᱜᱤᱫ ᱠᱚ ᱨᱤᱠᱟᱹᱭᱟ ᱟᱨ ᱯᱟᱴᱟ ᱨᱮ ᱜᱤᱛᱤᱡ ᱠᱚ ᱞᱟᱹᱭᱩᱜᱼᱟ ᱛᱩᱭᱩ ᱛᱮᱦᱮᱧ ᱫᱚ ᱛᱮᱦᱮᱧ ᱫᱩᱧ ᱡᱚᱢ ᱯᱮ ᱜᱮᱭᱟ ᱥᱟᱹᱨᱤ ᱥᱟᱹᱨᱤ ᱞᱟᱹᱭ ᱯᱮ ᱵᱟᱝᱠᱷᱟᱱᱤᱧ ᱡᱚᱢ ᱯᱮᱭᱟ ᱛᱮᱦᱮᱧ ᱫᱚ ᱚᱠᱟ ᱨᱮᱯᱮ ᱜᱤᱛᱤᱡᱼᱟ ᱥᱤᱢ ᱵᱩᱥᱟᱹᱜ ᱟᱫᱚ ᱠᱚ ᱞᱟᱹᱭ ᱟᱫᱮᱭᱟ ᱛᱮᱦᱮᱧ ᱫᱚ ᱯᱟᱴᱟ ᱨᱮᱞᱮ ᱜᱤᱛᱤᱡᱼᱟ᱾ ᱡᱮᱛᱮ ᱵᱩᱥᱟᱹᱜ ᱟᱫᱚ ᱵᱚᱛᱚᱨ ᱛᱮ ᱯᱟᱴᱟ ᱨᱮ ᱵᱟᱝ ᱜᱤᱛᱤᱡ ᱠᱟᱛᱮ ᱴᱚᱨᱚᱰᱟᱝ ᱨᱮᱠᱚ ᱡᱟᱹᱯᱤᱫᱟ᱾ ᱚᱱᱟ ᱧᱤᱫᱟᱹ ᱦᱚᱸ ᱛᱩᱭᱩ ᱜᱚᱴᱟᱭ ᱦᱟᱛᱣᱟ ᱵᱟᱲᱟᱭᱟ᱾ ᱮᱱᱠᱷᱟᱱ ᱯᱟᱴᱟ ᱠᱚ ᱦᱟᱛᱣᱟ ᱦᱟᱛᱣᱟ ᱴᱚᱨᱚᱰᱟᱝ ᱨᱮ ᱦᱟᱛᱣᱟ ᱧᱟᱢ ᱠᱮᱫ ᱠᱚᱣᱟᱭ᱾ ᱟᱫᱚ ᱡᱮᱛᱮ ᱠᱚ ᱩᱰᱟᱹᱣ ᱮᱱᱟ᱾ ᱞᱟᱛᱟᱨ ᱩᱛᱟᱹᱨ ᱨᱤᱱᱤᱡ ᱠᱤᱨᱤᱲ ᱵᱩᱥᱟᱹᱜ ᱫᱚᱭ ᱥᱟᱵ ᱚᱪᱚᱭᱮᱱᱟ᱾ ᱪᱤᱰᱤᱨ ᱵᱩᱥᱟᱹᱜ ᱤᱧ ᱫᱩᱧ ᱚᱸᱡᱽᱨᱟ ᱦᱟᱠᱟᱱᱟ ᱡᱚᱢ ᱫᱚᱢ ᱡᱚᱢᱤᱧ ᱨᱮᱦᱚᱸ ᱞᱟᱦᱟ ᱛᱩᱯᱩ ᱯᱷᱟᱨᱪᱟ ᱠᱟᱹᱧ ᱢᱮ ᱢᱚᱪᱟ ᱨᱮ ᱛᱟᱥᱮ ᱠᱟᱹᱧ ᱢᱮ ᱦᱟᱣᱮᱫ ᱞᱮᱱ ᱠᱷᱟᱱᱤᱧ ᱚᱱᱛᱮ ᱫᱚ ᱤᱧ ᱛᱮᱜᱤᱧ ᱵᱚᱞᱚᱱᱟ ᱦᱟᱸᱜ ᱛᱩᱭᱩ ᱦᱳᱭ ᱛᱚᱵᱮ ᱟᱫᱚ ᱚᱱᱠᱟ ᱜᱮ ᱠᱟᱹᱢᱤ ᱠᱮᱜᱼᱟᱭ ᱟᱨ ᱟᱡᱟᱜ ᱢᱚᱪᱟ ᱨᱮ ᱛᱟᱥᱮ ᱠᱟᱭᱟᱭ ᱟᱨᱮ ᱠᱩᱞᱤᱭᱮᱭᱟ ᱪᱮᱞᱮ ᱵᱷᱟᱹᱜᱽᱱᱟᱹᱢ ᱦᱟᱣᱮᱫ ᱮᱱᱟᱢ ᱪᱤᱰᱤᱨ ᱵᱩᱥᱟᱹᱜ ᱟᱹᱣᱨᱤ ᱜᱮ ᱢᱟᱢᱚ ᱟᱹᱣᱨᱤᱧ ᱟᱨ ᱠᱟᱹᱴᱤᱡ ᱪᱩᱞᱩᱝ ᱩᱭᱦᱟᱹᱨ ᱧᱚᱜ ᱠᱟᱛᱮ ᱦᱟᱣᱮᱫ ᱨᱚᱦᱚᱲ ᱧᱚᱜ ᱠᱟᱛᱮ ᱢᱤᱫ ᱢᱚᱪᱟᱭ ᱤᱡ ᱟᱫᱮᱭᱟ ᱟᱨᱮ ᱩᱰᱟᱹᱣ ᱮᱱᱟ ᱛᱩᱭᱩ ᱟᱹᱰᱤ ᱟᱸᱴᱮ ᱮᱫᱽᱨᱮ ᱮᱱᱟ ᱛᱩᱭᱩ ᱮᱫᱽᱨᱮ ᱛᱮ ᱢᱮᱱ ᱠᱮᱜᱼᱟᱭ ᱛᱮᱦᱮᱧ ᱠᱷᱚᱱ ᱫᱚ ᱟᱫᱚ ᱟᱯᱮ ᱥᱤᱢ ᱫᱚ ᱡᱟᱦᱟᱸ ᱨᱮᱜᱮᱧ ᱧᱟᱢ ᱯᱮᱭᱟ ᱚᱸᱰᱮ ᱜᱤᱧ ᱡᱚᱢ ᱯᱮᱭᱟ ᱚᱱᱟᱛᱮ ᱱᱤᱛᱚᱜ ᱦᱚᱸ ᱛᱩᱭᱩ ᱫᱚ ᱥᱤᱢ ᱠᱚᱠᱚ ᱧᱟᱢ ᱞᱮᱠᱚ ᱠᱷᱟᱱ ᱠᱷᱟᱱ ᱟᱹᱛᱠᱤᱨ ᱜᱚᱫ ᱠᱚᱣᱟ ᱟᱨ ᱵᱤᱨ ᱥᱮᱫ ᱠᱚ ᱧᱤᱨᱟ ᱡᱚᱦᱟᱨ